ᱱᱚᱣᱟ ᱚᱞ ᱪᱤᱠᱤ ᱪᱮᱫ ᱠᱟᱱᱟ ᱢᱮᱱᱛᱮ ᱱᱩᱠᱩ ᱠᱤᱪᱷᱩ ᱵᱷᱩᱛ ᱠᱟᱹᱬᱪᱩ ᱠᱚ ᱛᱮᱦᱮᱧ ᱱᱚᱣᱟ ᱚᱞ ᱪᱤᱠᱤ ᱠᱚ ᱵᱤᱨᱳᱫᱮᱜᱼᱟ ᱡᱚᱦᱟᱨ ᱥᱟᱱᱟᱢ ᱠᱚ ᱵᱤᱴᱤ ᱰᱤᱡᱤᱴᱟᱞ ᱫᱤᱥᱚᱢ ᱨᱤᱧ ᱥᱟᱹᱜᱩᱱ ᱫᱟᱨᱟᱭ ᱯᱮ ᱤᱧ ᱵᱤᱠᱨᱚᱢ ᱛᱚ ᱯᱟᱹᱨᱥᱤ ᱯᱚᱦᱟ ᱜᱮᱱᱮᱡ ᱜᱮᱥᱮᱨ ᱧᱮᱞ ᱡᱚᱝ ᱜᱮ ᱥᱟᱱᱟᱢ ᱢᱮᱱᱫᱚ ᱯᱟᱹᱨᱥᱤ ᱯᱚᱦᱟ ᱜᱮᱱᱮᱡ ᱜᱮᱥᱮᱨ ᱪᱮᱨᱮᱡ ᱡᱚᱝ ᱜᱮ ᱥᱟᱱᱟᱢ ᱛᱮᱦᱮᱧ ᱱᱚᱝᱠᱟᱱᱟᱜ ᱪᱤᱛᱟᱹᱨ ᱧᱮᱞᱚᱜ ᱠᱟᱱᱟ ᱛᱮᱦᱮᱧ ᱟᱵᱚ ᱟᱹᱫᱤᱢ ᱡᱟᱹᱛᱤ ᱠᱚ ᱛᱟᱞᱟᱨᱮ ᱠᱷᱮᱨᱣᱟᱲ ᱠᱚ ᱵᱚᱝᱥᱚ ᱠᱚ ᱛᱟᱞᱟᱨᱮ ᱛᱮᱦᱮᱧ ᱯᱚᱱᱰᱤᱛ ᱨᱚᱜᱷᱩᱱᱟᱛᱷ ᱢᱩᱨᱢᱩ ᱚᱞ ᱪᱤᱠᱤ ᱚᱰᱚᱠ ᱞᱮᱫ ᱢᱮᱱᱫᱚ ᱩᱱᱤᱥᱥᱚ ᱯᱚᱸᱪᱤᱥ ᱢᱚᱥᱤᱭᱟ ᱨᱮ ᱢᱮᱱᱠᱷᱟᱱ ᱛᱮᱦᱮᱧ ᱟᱹᱫᱤᱢ ᱠᱷᱮᱨᱣᱟᱲ ᱠᱚ ᱛᱤᱱᱟᱹᱜ ᱨᱟᱹᱥᱠᱟᱹᱛᱮ ᱜᱮᱱᱮᱡ ᱜᱮᱥᱮᱨ ᱚᱞᱚᱜ ᱟᱥᱲᱟ ᱨᱮ ᱥᱟᱱᱛᱟᱲᱤ ᱚᱞ ᱪᱤᱠᱤ ᱛᱮᱠᱚ ᱯᱟᱲᱦᱟᱜ ᱠᱟᱱᱟ ᱢᱮᱱᱠᱷᱟᱱ ᱠᱤᱪᱷᱩ ᱜᱟᱱ ᱥᱟᱱᱛᱷᱟᱞᱤ ᱯᱟᱨᱜᱟᱱᱟ ᱰᱩᱢᱠᱟᱹ ᱡᱤᱞᱟᱹ ᱡᱷᱟᱲᱠᱷᱚᱸᱰ ᱨᱮ ᱛᱮᱦᱮᱧ ᱚᱞ ᱪᱤᱠᱤ ᱠᱚ ᱵᱤᱨᱳᱫᱮᱜᱼᱟ ᱛᱮᱦᱮᱧ ᱰᱩᱢᱠᱟᱹ ᱡᱮᱞᱟ ᱴᱨᱮᱱ ᱥᱴᱮᱥᱚᱱ ᱨᱮ ᱢᱮᱱᱫᱚ ᱟᱵᱚ ᱥᱟᱱᱛᱟᱲ ᱟᱲᱟᱝ ᱛᱮ ᱚᱞ ᱞᱮᱱᱟ ᱰᱩᱢᱠᱟᱹ ᱢᱮᱱᱠᱷᱟᱱ ᱛᱮᱦᱮᱧ ᱚᱸᱰᱮ ᱤᱬᱤᱡ ᱠᱟᱛᱮ ᱫᱮᱵᱽᱱᱟᱜᱤᱨᱤ ᱛᱮᱠᱚ ᱚᱞ ᱠᱮᱜᱼᱟ ᱛᱮᱦᱮᱧ ᱱᱚᱣᱟ ᱫᱚ ᱛᱤᱱᱟᱹᱝ ᱞᱟᱡᱟ ᱯᱟᱲᱟ ᱠᱟᱛᱷᱟ ᱠᱟᱱᱟ ᱛᱮᱦᱮᱧ ᱥᱟᱱᱛᱟᱲ ᱠᱟᱱᱟ ᱠᱚ ᱥᱟᱱᱛᱟᱲ ᱛᱮᱠᱚ ᱨᱚᱲ ᱠᱟᱱᱟ ᱥᱟᱱᱛᱟᱲᱟᱜ ᱞᱩᱜᱽᱲᱤ ᱠᱚ ᱦᱚᱨᱚᱜ ᱵᱟᱸᱫᱮ ᱠᱟᱱᱟ ᱟᱨ ᱥᱟᱱᱛᱟᱲᱟᱜ ᱚᱞᱪᱤᱠᱤ ᱠᱚ ᱵᱤᱨᱳᱫᱮᱜᱼᱟ ᱱᱚᱣᱟ ᱞᱮᱠᱟᱱ ᱵᱟᱨᱚ ᱵᱤᱫᱷᱣᱟᱹ ᱵᱤᱴᱞᱟᱹᱦᱟ ᱦᱚᱲ ᱫᱚ ᱟᱨ ᱫᱩᱱᱤᱭᱟᱹ ᱫᱷᱟᱹᱨᱛᱤ ᱯᱩᱨᱤ ᱨᱮ ᱵᱟᱹᱱᱩᱜ ᱠᱚᱣᱟ ᱢᱮᱱᱠᱷᱟᱱ ᱱᱚᱝᱠᱟᱱᱟᱜ ᱫᱚ ᱧᱮᱞ ᱟᱠᱟᱱᱟ ᱡᱷᱟᱲᱠᱷᱚᱸᱰ ᱥᱟᱱᱛᱟᱞᱤ ᱯᱟᱨᱜᱟᱱᱟ ᱰᱩᱢᱠᱟᱹ ᱡᱤᱞᱟᱹ ᱨᱮ ᱛᱮᱦᱮᱧ ᱱᱩᱠᱩ ᱡᱤᱥᱩ ᱠᱷᱨᱤᱥᱴᱟᱱ ᱫᱷᱚᱨᱢᱚ ᱨᱮ ᱡᱟᱦᱟᱸ ᱛᱤᱱᱟᱹᱜ ᱠᱚ ᱥᱚᱲᱚ ᱵᱚᱞᱚ ᱟᱠᱟᱱ ᱱᱩᱠᱩ ᱵᱤᱴᱞᱟᱹ ᱦᱟᱠᱚ ᱛᱮᱦᱮᱧ ᱱᱩᱜ ᱱᱩᱠᱩ ᱠᱚᱜᱮ ᱟᱵᱚᱣᱟᱜ ᱥᱟᱱᱛᱟᱲᱤ ᱚᱞ ᱪᱤᱠᱤ ᱯᱚᱸᱰᱤᱛ ᱨᱟᱹᱜᱷᱩᱱᱟᱛᱷ ᱢᱩᱨᱢᱩ ᱡᱟᱦᱟᱸᱭ ᱚᱞ ᱪᱤᱠᱤ ᱚᱰᱚᱠ ᱞᱮᱫ ᱛᱮᱦᱮᱧ ᱱᱩᱜ ᱱᱚᱣᱟ ᱠᱚ ᱵᱤᱨᱳᱫᱮᱜᱼᱟ ᱢᱮᱱᱠᱷᱟᱱ ᱛᱮᱦᱮᱧ ᱰᱩᱢᱠᱟᱹ ᱡᱤᱞᱟᱹ ᱨᱮ ᱡᱟᱦᱟᱸᱭ ᱵᱤᱴᱞᱟᱹ ᱦᱟ ᱩᱱᱤ ᱞᱮᱞᱦᱟ ᱢᱮᱱᱫᱚ ᱞᱚᱠᱷᱢᱚᱬ ᱴᱩᱰᱩ ᱡᱟᱦᱟᱸ ᱚᱞ ᱪᱤᱠᱤ ᱛᱮ ᱡᱟᱦᱟᱸ ᱚᱞ ᱞᱮᱱ ᱰᱩᱢᱠᱟᱹ ᱢᱮᱱᱠᱷᱟᱱ ᱚᱸᱰᱮ ᱤᱬᱤᱡ ᱠᱟᱛᱮᱱ ᱛᱮᱦᱮᱧ ᱫᱮᱵᱽᱱᱟᱜᱤᱨᱤ ᱛᱮ ᱚᱸᱰᱮ ᱚᱞ ᱨᱩᱣᱟᱹᱲ ᱟᱠᱟᱫ ᱡᱮ ᱰᱩᱢᱠᱟᱹ ᱛᱮᱦᱮᱧ ᱞᱟᱡᱟᱣ ᱨᱮᱭᱟᱜ ᱠᱟᱛᱷᱟ ᱥᱟᱱᱛᱟᱲ ᱛᱮᱢ ᱨᱚᱲ ᱠᱟᱱᱟ ᱥᱟᱱᱛᱟᱲᱟᱜ ᱮᱢ ᱦᱚᱨᱚᱜ ᱵᱟᱸᱫᱮ ᱠᱟᱱᱟ ᱥᱟᱱᱛᱟᱲᱟᱜ ᱵᱷᱟᱜᱽ ᱡᱩᱲᱩᱜᱮᱢ ᱦᱟᱹᱨ ᱟᱠᱟᱣᱱᱟ ᱢᱮᱱᱠᱷᱟᱱ ᱥᱟᱱᱛᱟᱲ ᱚᱞᱪᱤᱠᱤᱢ ᱵᱤᱨᱳᱫᱷᱤᱭᱟ ᱛᱚ ᱛᱮᱦᱮᱧ ᱱᱚᱝᱠᱟᱱᱟᱜ ᱪᱤᱛᱟᱹᱨ ᱧᱮᱞᱚᱜ ᱠᱟᱱᱟ ᱥᱟᱱᱛᱟᱲ ᱛᱮ ᱛᱮᱦᱮᱧ ᱠᱟᱜᱚᱡᱽ ᱨᱮᱠᱚ ᱚᱞᱮᱜᱼᱟ ᱢᱮᱱᱠᱷᱟᱱ ᱥᱟᱱᱛᱟᱲ ᱠᱚ ᱫᱩᱞᱟᱹᱲ ᱟᱠᱟᱱ ᱢᱮᱱᱛᱮ ᱛᱮᱦᱮᱧ ᱵᱷᱤᱛ ᱯᱤᱸᱰᱟᱹ ᱨᱮᱦᱚᱸ ᱛᱮᱦᱮᱧ ᱥᱟᱱᱛᱟᱲ ᱛᱮ ᱚᱞ ᱪᱤᱠᱤ ᱠᱚ ᱯᱚᱛᱟᱣᱮᱜᱼᱟ ᱛᱤᱱᱟᱹᱜ ᱨᱟᱹᱥᱠᱟᱹ ᱜᱚᱨᱚᱵᱟᱱ ᱨᱮᱭᱟᱜ ᱠᱟᱛᱷᱟ ᱠᱟᱱᱟ ᱛᱮᱦᱮᱧ ᱱᱩᱜ ᱱᱩᱠᱩ ᱵᱤᱴᱞᱟᱹᱦᱟ ᱛᱤᱱᱟᱹᱜ ᱜᱟᱱ ᱪᱚᱝ ᱠᱷᱨᱤᱥᱴᱟᱱ ᱫᱷᱚᱨᱢᱚ ᱨᱮ ᱫᱟᱹᱲ ᱢᱮᱥᱟ ᱠᱟᱛᱮᱱ ᱛᱮᱦᱮᱧ ᱟᱠᱚᱣᱟᱜ ᱥᱮᱵᱟ ᱥᱮᱨᱣᱟ ᱠᱚᱞᱪᱚᱨ ᱵᱚᱸᱜᱟ ᱵᱩᱨᱩ ᱴᱟᱺᱰᱤ ᱵᱚᱸᱜᱟ ᱜᱚᱲᱟ ᱵᱚᱸᱜᱟ ᱠᱚ ᱦᱤᱲᱤᱧ ᱟᱫ ᱟᱠᱟᱫ ᱟᱨ ᱛᱮᱦᱮᱧ ᱱᱩᱠᱩ ᱫᱮᱵᱽᱱᱟ ᱜᱤᱨᱤ ᱠᱚ ᱥᱚᱯᱚᱨᱴ ᱮᱫᱟ ᱟᱨ ᱱᱩᱠᱩ ᱵᱟᱨᱚ ᱵᱤᱫᱷᱣᱟᱹ ᱜᱮ ᱛᱮᱦᱮᱧ ᱠᱷᱨᱤᱥᱴᱟᱱ ᱫᱷᱚᱨᱢᱚ ᱨᱮ ᱪᱟᱞᱟᱣ ᱠᱟᱛᱮ ᱛᱮᱦᱮᱧ ᱟᱵᱚᱣᱟᱜ ᱚᱞ ᱪᱤᱠᱤ ᱠᱚ ᱵᱤᱨᱳᱫ ᱮᱫᱟ ᱛᱚ ᱢᱩᱪᱟᱹᱫ ᱨᱮ ᱱᱮᱦᱚᱨ ᱛᱟᱦᱮᱱ ᱠᱟᱱᱟ ᱡᱟᱦᱟᱸᱭ ᱠᱚ ᱡᱩᱫᱤ ᱱᱚᱣᱟ ᱵᱷᱤᱰᱤᱭᱳ ᱨᱮ ᱱᱟᱣᱟ ᱜᱮᱵᱚᱱ ᱦᱮᱡ ᱟᱠᱟᱱᱟ ᱞᱟᱭᱤᱠ ᱥᱮᱭᱟᱨ ᱥᱟᱵᱥᱠᱨᱟᱭᱤᱵ ᱟᱞᱚᱵᱚᱱ ᱦᱤᱲᱤᱧ ᱢᱟ ᱟᱨ ᱱᱩᱠᱩ ᱡᱟᱦᱟᱸ ᱛᱤᱱᱟᱹᱜ ᱥᱟᱱᱛᱟᱲ ᱚᱞ ᱪᱤᱠᱤ ᱵᱤᱨᱳᱫᱷᱤ ᱱᱩᱠᱩ ᱡᱟᱦᱟᱸ ᱡᱟᱭᱜᱟ ᱨᱮᱵᱚᱱ ᱧᱟᱢ ᱠᱚᱣᱟ ᱢᱮᱱᱠᱷᱟᱱ ᱱᱩᱠᱩ ᱥᱟᱶ ᱫᱚ ᱩᱪᱤᱛ ᱡᱚᱵᱟᱵ ᱮᱢ ᱞᱟᱹᱠᱛᱤ ᱠᱟᱱᱟ ᱢᱟ ᱮᱱᱠᱷᱟᱱ